ᱮᱱᱛᱮᱫ ᱥᱚᱝᱥᱛᱷᱟ ᱠᱚ ᱪᱟᱞᱟᱣᱫᱟ ᱟᱵᱚ ᱥᱚᱢᱟᱡᱽ ᱵᱟᱧᱪᱟᱣ ᱞᱟᱹᱜᱤᱫ ᱛᱮ ᱚᱱᱠᱟ ᱞᱮᱠᱟ ᱡᱳ ᱵᱚᱞᱮ ᱡᱳ ᱵᱚᱞᱮ ᱡᱤᱛᱱᱟ ᱵᱷᱤ ᱥᱚᱝᱜᱚᱴᱷᱚᱱ ᱢᱮᱱᱟᱜ ᱠᱚ ᱟᱵᱚ ᱥᱟᱢᱟᱡᱤᱠ ᱟᱹᱫᱤᱵᱟᱹᱥᱤ ᱥᱚᱝᱜᱚᱴᱷᱚᱱ ᱵᱚᱞᱮ ᱱᱤᱭᱟᱹ ᱵᱟᱨᱮ ᱛᱮ ᱚᱠᱚᱭ ᱦᱚᱸ ᱵᱟᱠᱚ ᱜᱩᱱᱟᱹᱱᱚᱜ ᱠᱟᱱᱟ ᱪᱮᱫ ᱵᱟᱨᱮ ᱛᱮ ᱱᱤᱛᱚᱜ ᱤᱧ ᱧᱮᱞᱫᱟ ᱟᱹᱰᱤ ᱫᱚ ᱢᱤᱫᱴᱮᱱ ᱱᱤᱭᱟᱹ ᱯᱩᱨᱩᱞᱤᱭᱟᱹ ᱡᱮᱞᱟ ᱨᱮ ᱱᱤᱭᱟᱹ ᱥᱟᱹᱯᱲᱤ ᱢᱮᱞᱟ ᱦᱩᱭᱩᱜ ᱠᱟᱱᱟ ᱟᱨ ᱱᱟᱭᱤᱴ ᱫᱷᱟᱢᱟᱠᱟ ᱱᱟᱭᱤᱴ ᱫᱷᱟᱢᱟᱠᱟ ᱚᱱᱟ ᱨᱮ ᱟᱭᱢᱟ ᱞᱮᱠᱟᱱ ᱠᱩᱲᱤᱼᱠᱚᱲᱟ ᱠᱚ ᱡᱚᱢᱟᱜᱼᱟ ᱟᱭᱢᱟ ᱞᱮᱠᱟᱱ ᱵᱟᱹᱲᱤᱡ ᱦᱩᱭᱩᱜ ᱛᱟᱵᱚᱱᱟ ᱟᱵᱚ ᱥᱚᱢᱟᱡᱽ ᱞᱟᱹᱜᱤᱫ ᱛᱮ ᱞᱮᱠᱤᱱ ᱱᱤᱭᱟᱹ ᱵᱟᱨᱮ ᱫᱚ ᱚᱠᱚᱭ ᱦᱚᱸ ᱵᱟᱠᱚ ᱪᱚᱨᱪᱟᱭᱟ ᱟᱨ ᱱᱚᱰᱮ ᱦᱩᱭᱱᱟ ᱛᱚ ᱟᱞᱮ ᱟᱰᱮ ᱯᱟᱥᱮ ᱰᱩᱢᱨᱤᱭᱟ ᱨᱮ ᱱᱚᱰᱮ ᱦᱚᱸ ᱟᱭᱢᱟ ᱞᱮᱠᱟᱱ ᱠᱩᱲᱤ ᱠᱚᱲᱟ ᱠᱚ ᱚᱱᱟ ᱢᱮᱞᱟ ᱨᱮᱠᱚ ᱡᱟᱣᱨᱟᱜᱼᱟ ᱡᱟᱣᱨᱟᱜᱼᱟ ᱱᱤᱭᱟᱹ ᱨᱟᱢ ᱱᱚᱵᱚᱢᱤ ᱨᱮ ᱱᱚᱜᱼᱚᱭ ᱦᱤᱡᱩᱜ ᱠᱟᱱ ᱜᱟᱯᱟ ᱢᱮᱭᱟᱝ ᱮᱜᱟᱨᱚ ᱛᱟᱹᱨᱤᱠᱷ ᱡᱚᱢᱟᱜ ᱟᱠᱚ ᱟᱨ ᱚᱱᱟ ᱨᱮ ᱟᱵᱚᱣᱟᱜ ᱥᱚᱢᱟᱡᱽ ᱪᱮᱫ ᱞᱮᱠᱟᱛᱮ ᱵᱚᱫᱱᱟᱢᱚᱜ ᱠᱟᱱᱟ ᱚᱱᱟ ᱚᱠᱚᱭ ᱦᱚᱸ ᱵᱟᱠᱚ ᱪᱟᱨᱪᱟᱭᱟ ᱚᱠᱚᱭᱴᱟᱜ ᱥᱚᱝᱜᱚᱴᱷᱚᱱ ᱦᱚᱸ ᱵᱟᱠᱚ ᱪᱟᱨᱪᱟᱭᱟ ᱥᱮ ᱚᱠᱟ ᱟᱹᱛᱩ ᱨᱮᱦᱚᱸ ᱵᱟᱠᱚ ᱪᱟᱨᱪᱟᱭᱮᱫᱟ ᱥᱮ ᱢᱟᱹᱡᱷᱤ ᱯᱟᱨᱟᱱᱤᱠ ᱥᱮ ᱤᱭᱟᱹ ᱮᱱᱛᱮᱫ ᱢᱟᱹᱡᱷᱤ ᱠᱚ ᱞᱟᱹᱭ ᱛᱮ ᱵᱟᱠᱚ ᱪᱟᱨᱪᱟᱭᱟ ᱱᱤᱭᱟᱹ ᱵᱟᱨᱮ ᱛᱮ ᱚᱠᱚᱭᱴᱟᱜ ᱦᱚᱸ ᱵᱟᱠᱚ ᱪᱟᱨᱪᱟᱭᱟ ᱢᱮᱞᱟ ᱨᱮ ᱟᱫᱚ ᱵᱚᱞᱮ ᱟᱵᱚ ᱠᱚᱨᱮᱱ ᱵᱟᱹᱦᱩ ᱵᱤᱴᱤ ᱠᱚ ᱪᱟᱞᱟᱜ ᱠᱟᱱᱟ ᱜᱤᱫᱽᱨᱟᱹ ᱠᱚ ᱪᱟᱞᱟᱜ ᱠᱟᱱᱟ ᱠᱩᱲᱤ ᱠᱚ ᱪᱟᱞᱟᱜ ᱠᱟᱱᱟ ᱠᱚᱲᱟ ᱠᱚ ᱪᱟᱞᱟᱜ ᱠᱟᱱᱟ ᱚᱱᱟ ᱢᱮᱞᱟ ᱨᱮ ᱟᱭᱢᱟ ᱞᱮᱠᱟᱱ ᱜᱟᱞᱟᱛ ᱦᱩᱭᱩᱜ ᱠᱟᱱᱟ ᱞᱮᱠᱤᱱ ᱚᱱᱟ ᱠᱚ ᱚᱠᱚᱭ ᱦᱚᱸ ᱵᱟᱠᱚ ᱪᱟᱨᱪᱟᱭᱮᱫᱟ ᱪᱮᱫᱟᱜ ᱠᱚ ᱪᱟᱨᱪᱟᱭᱮᱫᱟ ᱪᱮᱫᱟᱜ ᱚᱱᱟ ᱠᱷᱚᱱ ᱨᱟᱹᱥᱠᱟᱹ ᱠᱚ ᱦᱟᱛᱟᱣ ᱡᱚᱝ ᱠᱟᱱᱟ ᱢᱚᱡᱽ ᱢᱟᱹᱥᱛᱤ ᱠᱚ ᱦᱟᱛᱟᱣ ᱡᱚᱝ ᱠᱟᱱᱟ ᱛᱷᱚᱨ ᱤᱱᱡᱚᱭ ᱞᱟᱹᱜᱤᱫ ᱠᱟᱱᱟ ᱠᱚ ᱱᱤᱭᱟᱹ ᱠᱚ ᱠᱟᱹᱢᱤᱭᱮᱫᱟ

ᱟᱨ ᱚᱠᱚᱭᱮᱢ ᱥᱚᱢᱡᱷᱟᱣ ᱠᱚᱣᱟ ᱟᱨ ᱚᱠᱚᱭᱴᱟᱜ ᱮ ᱵᱩᱡᱷᱟᱹᱣᱟ ᱞᱮᱠᱤᱱ ᱵᱚᱭᱦᱟ ᱵᱟᱠᱚ ᱵᱟᱹᱧ ᱥᱟᱢᱡᱷᱟᱣ ᱫᱟᱲᱮᱭᱟᱯᱮᱭᱟ ᱚᱠᱚᱭ ᱦᱚᱸ ᱵᱟᱹᱧ ᱥᱟᱢᱡᱷᱟᱣ ᱫᱟᱲᱮᱭᱟᱯᱮᱭᱟ ᱞᱮᱠᱤᱱ ᱢᱤᱫᱴᱮᱱ ᱠᱟᱛᱷᱟ ᱠᱟᱛᱷᱟᱧ ᱫᱚᱦᱚ ᱫᱟᱲᱮᱭᱟᱜᱼᱟ ᱡᱟᱹᱨᱩᱲ ᱟᱜᱟᱨ ᱟᱢᱟᱜ ᱮᱢ ᱵᱩᱡᱷᱟᱹᱣ ᱠᱮᱫ ᱟᱢ ᱞᱟᱹᱜᱤᱫ ᱛᱚ ᱟᱢᱟᱜ ᱞᱟᱹᱜᱤᱫ ᱵᱟᱹᱲᱦᱭᱟᱹ ᱜᱮᱭᱟ ᱟᱨ ᱵᱟᱢ ᱵᱩᱡᱷᱟᱹᱣ ᱞᱮᱠᱷᱟᱡ ᱢᱟ ᱦᱳᱭ ᱡᱮ ᱤᱧ ᱨᱩ ᱞᱮᱠᱟᱢ ᱴᱷᱮᱞᱟᱣ ᱵᱟᱲᱟᱭ ᱚᱱᱟᱫᱚ ᱟᱵᱚᱣᱟᱜ ᱤᱭᱟᱹ ᱟᱵᱚᱣᱟᱜ ᱟᱹᱫᱤᱵᱟᱹᱥᱤ ᱨᱮ ᱵᱚᱞᱮ ᱤᱭᱟᱹ ᱟᱹᱰᱤ ᱟᱸᱴ ᱵᱚᱱ ᱯᱚᱨᱤᱪᱤᱛ ᱜᱮᱭᱟ ᱚᱱᱟᱫᱚ ᱵᱚᱞᱮ ᱵᱟᱹᱲᱤᱡ ᱠᱟᱹᱢᱤ ᱫᱚ ᱟᱹᱰᱤ ᱫᱟᱭᱮ ᱢᱟᱹᱨᱮ ᱵᱚᱱ ᱰᱷᱮᱠᱟᱜᱼᱟ ᱢᱚᱡᱽ ᱠᱟᱹᱢᱤ ᱨᱮᱫᱚ ᱵᱟᱝ ᱟᱫᱚ ᱱᱤᱭᱟᱹ ᱠᱚᱜᱮ ᱢᱮᱞᱟ ᱴᱷᱮᱞᱟ ᱨᱮᱫᱚ ᱠᱚ ᱡᱟᱢᱟᱜᱼᱟ ᱫᱩᱝᱜᱩᱫᱩᱜ ᱱᱟᱦᱟᱜ ᱮᱜᱟᱨᱚ ᱛᱟᱹᱨᱤᱠᱷ ᱟᱭᱢᱟ ᱞᱮᱠᱟᱱ ᱠᱩᱲᱤ ᱠᱚᱲᱟ ᱠᱚ ᱦᱤᱡᱩᱜᱼᱟ ᱡᱮᱞᱮᱧ ᱡᱮᱞᱮᱧ ᱠᱷᱚᱱ ᱦᱟᱸᱜ ᱧᱤᱫᱟᱹ ᱚᱸᱰᱮ ᱦᱟᱸᱜ ᱥᱮ ᱧᱤᱫᱟᱹ ᱠᱚ ᱴᱮᱸᱰᱟᱨ ᱵᱟᱲᱟᱭᱟ ᱨᱳᱰ ᱟᱲᱮ ᱟᱲᱮᱛᱮ ᱠᱩᱞᱟᱹ ᱢᱮᱞᱟ ᱴᱷᱮᱞᱟ ᱨᱮ ᱴᱷᱮᱞᱟᱣ ᱵᱟᱲᱟᱭᱟᱠᱚ ᱱᱤᱭᱟᱹ ᱫᱚ ᱟᱵᱚᱣᱟᱜ ᱥᱚᱢᱟᱡᱽ ᱵᱟᱹᱲᱦᱭᱟᱹ ᱞᱟᱭᱤᱱ ᱛᱮ ᱪᱟᱞᱟᱜ ᱠᱟᱱᱟ ᱱᱤᱝᱠᱟ ᱜᱮᱠᱚ ᱜᱩᱱᱟᱹᱱᱚᱜ ᱠᱟᱱᱟ ᱵᱟᱝ ᱫᱚ ᱠᱩᱲᱤᱼᱠᱚᱲᱟ ᱟᱫᱚ ᱜᱚᱜᱚᱼᱵᱟᱵᱟ ᱱᱤᱛᱳᱜ ᱡᱩᱫᱤ ᱤᱧᱟᱹᱜ ᱵᱷᱤᱰᱭᱳ ᱯᱮ ᱧᱮᱞᱮᱫ ᱠᱟᱱ ᱠᱷᱟᱱ ᱱᱟᱥᱮᱭᱟᱜ ᱟᱯᱮ ᱠᱚᱱᱴᱨᱳᱞ ᱯᱮ ᱠᱩᱲᱤ ᱠᱚᱲᱟ ᱨᱩᱠᱩ ᱠᱚᱛᱟ ᱵᱚᱱ ᱯᱮ ᱪᱟᱞᱟᱣ ᱦᱚᱪᱚ ᱠᱚᱛᱟ ᱵᱚᱱ ᱯᱮ ᱞᱮᱠᱤᱱ ᱯᱚᱨᱤᱵᱟᱨ ᱞᱟᱹᱭ ᱛᱮᱵᱚᱱ ᱪᱟᱞᱟᱜ ᱠᱷᱟᱱ ᱫᱚ ᱢᱤᱫᱴᱮᱱ ᱥᱚᱵᱷᱟ ᱦᱩᱭᱩᱜ ᱠᱟᱱᱟ ᱵᱟᱝ ᱫᱚ ᱯᱚᱨᱤᱵᱟᱨ ᱞᱟᱹᱭ ᱛᱮᱵᱚᱱ ᱪᱟᱞᱟᱜ ᱠᱟᱱᱟ ᱢᱮᱱ ᱢᱩᱫᱽᱫᱟ ᱱᱤᱛᱳᱜ ᱤᱧ ᱧᱮᱞᱫᱟ ᱟᱵᱚ ᱥᱚᱢᱟᱡᱽ ᱨᱮ ᱵᱚᱞᱮ ᱯᱚᱨᱤᱵᱟᱨ ᱞᱟᱹᱭ ᱛᱮ ᱢᱮᱞᱟ ᱴᱷᱮᱞᱟ ᱵᱟᱢ ᱪᱟᱞᱟᱜᱼᱟ ᱠᱩᱲᱤ ᱟᱞᱟᱜᱮ ᱪᱟᱞᱟᱜᱼᱟ ᱠᱚᱲᱟ ᱟᱞᱟᱜᱮ ᱪᱟᱞᱟᱜᱼᱟ ᱠᱚᱲᱟ ᱮᱴᱟᱜ ᱤᱭᱟᱹ ᱮᱴᱟᱜ ᱠᱩᱲᱤ ᱯᱤᱪᱷᱟᱹ ᱨᱮ ᱟᱨ ᱟᱡ ᱵᱚᱭᱦᱟ ᱠᱩᱲᱤ ᱮᱴᱟᱜ ᱠᱚᱲᱟ ᱯᱤᱪᱷᱟᱹ ᱨᱮ ᱟᱫᱚ ᱦᱮᱸᱜᱼᱮ ᱱᱤᱝᱠᱟ ᱦᱩᱭᱩᱜ ᱠᱟᱱᱟ ᱞᱮᱠᱤᱱ ᱱᱤᱭᱟᱹ ᱵᱟᱨᱮ ᱛᱮ ᱚᱠᱚᱭᱴᱟᱜ ᱠᱟᱛᱷᱟ ᱵᱟᱵᱚᱱ ᱴᱤᱠᱟᱹᱣᱟ ᱱᱟᱥᱮᱭᱟᱜ ᱟᱜᱮ ᱱᱤᱛᱳᱜ ᱟᱵᱚ ᱥᱚᱢᱟᱡᱽᱫᱟᱨ ᱦᱚᱲ ᱠᱟᱱᱟ ᱯᱮ ᱥᱚᱢᱟᱡᱽ ᱫᱟᱨ ᱦᱚᱲ ᱞᱮᱠᱟ ᱵᱚᱱ ᱵᱮᱱᱟᱣᱚᱜᱼᱟ ᱥᱚᱢᱟᱡᱽᱫᱟᱨ ᱦᱚᱲ ᱞᱮᱠᱟ ᱵᱚᱱ ᱜᱩᱱᱟᱹᱱᱚᱜᱼᱟ ᱤᱧ ᱫᱚ ᱱᱤᱭᱟᱹ ᱟᱹᱫᱤᱵᱟᱹᱥᱤ ᱱᱟᱣᱟ ᱦᱩᱫᱤᱥ ᱱᱤᱭᱟᱹ ᱜᱮ ᱱᱟᱣᱟ ᱦᱩᱫᱤᱥᱮ ᱜᱩᱱᱟᱹᱱ ᱦᱚᱪᱚᱭᱮᱫ ᱛᱟᱵᱚᱱ ᱯᱮᱭᱟ ᱵᱚᱞᱮ ᱱᱟᱣᱟ ᱦᱩᱫᱤᱥ ᱜᱩᱱᱟᱹᱱᱚᱜ ᱛᱟᱵᱚᱱ ᱯᱮ ᱱᱟᱣᱟ ᱦᱩᱫᱤᱥ ᱞᱮᱠᱟᱛᱮ ᱪᱟᱞᱟᱜ ᱛᱟᱵᱚᱱ ᱯᱮ ᱛᱚᱵᱮ ᱟᱜᱮ ᱟᱵᱚ ᱵᱚᱱ ᱯᱟᱲᱦᱟᱣ ᱫᱟᱲᱮᱭᱟᱜᱼᱟ ᱟᱜᱟᱨ ᱟᱵᱚ ᱜᱩᱱᱟᱹᱱ ᱜᱮ ᱵᱟᱵᱚᱱ ᱜᱩᱱᱟᱹᱱᱚᱜᱼᱟ ᱥᱟᱹᱦᱤ ᱜᱟᱞᱟᱛ ᱵᱟᱵᱚᱱ ᱧᱮᱞ ᱴᱷᱤᱠᱟ ᱛᱚ ᱟᱵᱚᱣᱟᱜ ᱜᱮᱛᱚ ᱞᱚᱠᱥᱟᱱ ᱦᱩᱭᱩᱜ ᱠᱟᱱᱟ

ᱱᱤᱭᱟᱹ ᱵᱟᱠᱚ ᱵᱚᱱ ᱧᱮᱞ ᱮᱫᱟ ᱵᱚᱞᱮ ᱟᱵᱚᱣᱟᱜ ᱵᱟᱹᱲᱤᱡᱚᱜ ᱠᱟᱱᱟ ᱥᱚᱢᱟᱡᱽ ᱵᱟᱹᱲᱤᱡᱚᱜ ᱠᱟᱱᱟ ᱵᱟᱵᱚᱱ ᱧᱮᱞ ᱮᱫᱟ ᱟᱵᱚᱣᱟᱜ ᱫᱤᱥᱚᱢ ᱵᱟᱹᱲᱤᱡᱚᱜ ᱠᱟᱱᱟ ᱦᱮᱸ ᱢᱟ ᱡᱟᱫᱟ ᱤᱧ ᱵᱟᱹᱧ ᱨᱚᱲᱟ ᱡᱚᱛᱚ ᱠᱚ ᱥᱚᱢᱟᱡᱽᱫᱟᱨ ᱜᱮᱭᱟ ᱯᱮ ᱟᱜᱟᱨ ᱱᱤᱭᱟᱹ ᱵᱷᱤᱰᱤᱭᱳ ᱢᱚᱡᱽ ᱯᱮ ᱟᱸᱡᱚᱢ ᱠᱮᱫ ᱠᱷᱟᱱ ᱛᱚ ᱥᱮᱭᱟᱨ ᱯᱮ ᱟᱨ ᱡᱚᱛᱚᱱᱟᱜ ᱜᱮ ᱤᱧ ᱨᱮᱱ ᱯᱮ ᱧᱮᱞ ᱮᱫᱟ ᱡᱚᱛᱚ ᱜᱮ ᱥᱟᱵᱥᱠᱨᱟᱭᱵᱟᱨ ᱢᱮᱱᱟᱜ ᱯᱮᱭᱟ ᱟᱯᱮ ᱦᱚᱸᱯᱮ ᱥᱮᱭᱟᱨ ᱮᱫᱟ ᱥᱮᱭᱟᱨ ᱞᱮᱠᱷᱟᱱ ᱯᱮ ᱢᱤᱫ ᱫᱤᱱ ᱨᱮ ᱟᱭᱢᱟ ᱵᱷᱤᱰᱤᱭᱳ ᱵᱷᱤᱭᱩᱡᱽ ᱵᱮᱱᱟᱣᱜᱼᱟ ᱟᱭᱢᱟ ᱞᱮᱠᱟᱱ ᱦᱚᱲ ᱠᱚ ᱧᱮᱞ ᱫᱟᱲᱮᱭᱟᱜᱼᱟ ᱟᱭᱢᱟ ᱞᱮᱠᱟᱱ ᱟᱜᱟᱨ ᱢᱤᱫ ᱵᱟᱨ ᱦᱚᱲ ᱦᱚᱲ ᱵᱟᱠᱚ ᱵᱩᱡᱷᱟᱹᱣᱮᱫ ᱠᱟᱱ ᱠᱷᱟᱱ ᱟᱫᱚ ᱟᱢ ᱵᱟᱢ ᱵᱩᱡᱷᱟᱹᱣ ᱠᱷᱟᱱ ᱦᱟᱹᱱᱤ ᱫᱚᱭ ᱵᱩᱡᱷᱟᱹᱣᱟ ᱟᱨ ᱦᱟᱹᱱᱤ ᱵᱟᱭ ᱵᱩᱡᱷᱟᱹᱣ ᱠᱷᱟᱱ ᱦᱟᱹᱱᱤ ᱫᱚᱭ ᱵᱩᱡᱷᱟᱹᱣᱟ ᱟᱫᱚ ᱵᱚᱭᱦᱟ ᱛᱟᱢ ᱥᱮᱭᱟᱨᱟ ᱛᱚᱵᱮ ᱱᱤᱭᱟᱹ ᱵᱷᱤᱰᱭᱳ ᱛᱚᱵᱮ ᱟᱹᱱᱤᱡ ᱢᱤᱫ ᱵᱟᱨ ᱦᱚᱲ ᱠᱚ ᱵᱩᱡᱷᱟᱹᱣ ᱫᱟᱲᱮᱭᱟᱜᱼᱟ ᱟᱜᱟᱨ ᱟᱢ ᱥᱮᱭᱟᱨ ᱜᱮ ᱵᱟᱢ ᱥᱮᱭᱟᱨᱫᱟ ᱟᱫᱚ ᱚᱸᱰᱮ ᱚᱱᱠᱟ ᱵᱷᱤᱰᱭᱳ ᱢᱤᱫ ᱥᱚ ᱚᱠᱟ ᱫᱚ ᱪᱟᱞᱟᱜᱼᱟ ᱢᱤᱫ ᱥᱚ ᱠᱚ ᱧᱮᱞᱫᱟ ᱚᱠᱟ ᱫᱚ ᱰᱮᱲᱥᱚ ᱤᱱᱟᱹ ᱦᱟᱹᱵᱤᱡ ᱜᱮ ᱪᱟᱞᱟᱜ ᱠᱟᱱᱟ ᱪᱚᱞᱚ ᱪᱮᱫ ᱮᱢ ᱢᱮᱱᱟ ᱤᱧᱟᱹᱜ ᱠᱟᱹᱢᱤ ᱠᱟᱱ ᱛᱤᱧᱟᱹ ᱟᱯᱮ ᱥᱮᱭᱟᱨ ᱵᱟᱯᱮ ᱥᱮᱭᱟᱨ ᱟᱯᱮᱭᱟᱜ ᱢᱟᱨᱡᱤ ᱠᱟᱱᱟ ᱟᱯᱮᱭᱟᱜ ᱞᱟᱭᱤᱯᱷ ᱠᱟᱱᱟ ᱪᱮᱫ ᱞᱮᱠᱟ ᱯᱮ ᱡᱤᱱᱫᱮᱜᱤ ᱡᱤᱭᱳᱜ ᱯᱮ ᱢᱮᱱᱫᱟ ᱚᱱᱠᱟ ᱡᱤᱭᱳᱜ ᱯᱮ ᱞᱮᱠᱤᱱ ᱤᱧᱟᱹᱜ ᱫᱚ ᱠᱟᱹᱢᱤ ᱠᱟᱱ ᱛᱤᱧ ᱜᱮᱭᱟ ᱱᱤᱭᱟᱹ ᱥᱚᱢᱟᱡᱽ ᱞᱟᱹᱜᱤᱫ ᱛᱮ ᱢᱤᱫ ᱵᱟᱨ ᱠᱟᱛᱷᱟ ᱨᱚᱲ ᱟᱜᱟᱨ ᱯᱮ ᱵᱩᱡᱷᱟᱹᱣ ᱠᱷᱟᱡ ᱟᱫᱚ ᱥᱮᱭᱟᱨ ᱯᱮ ᱢᱚᱱ ᱞᱟᱜᱟᱣ ᱠᱟᱛᱮ ᱠᱩᱥᱤ ᱠᱟᱛᱮ ᱞᱮᱠᱤᱱ ᱵᱚᱭᱦᱟ ᱠᱟᱹᱧᱡᱩᱥᱤ ᱟᱞᱚ ᱯᱮ ᱠᱟᱹᱧᱡᱩᱥᱤᱭᱟ ᱤᱭᱟᱹ ᱥᱟᱵᱥᱠᱨᱟᱭᱤᱵᱽ ᱞᱟᱹᱜᱤᱫ ᱛᱮ ᱟᱨ ᱪᱮᱫ ᱯᱚᱭᱥᱟ ᱦᱚᱸ ᱵᱟᱝ ᱞᱟᱜᱟᱣ ᱯᱮ ᱠᱟᱱ ᱜᱮᱭᱟ ᱢᱟ ᱛᱚᱵᱮ ᱤᱱᱟᱹ ᱜᱤᱧ ᱨᱚᱲᱟ ᱥᱟᱱᱟᱢ ᱠᱚ ᱤᱧ ᱛᱚᱨᱚᱯ ᱠᱷᱚᱡ ᱡᱚᱦᱟᱨ ᱜᱮ